ᱩᱨᱤ ᱡᱟᱯᱟᱜ ᱨᱮ ᱥᱠᱩᱞ ᱩᱱᱟᱹᱜ ᱵᱤᱞᱰᱤᱝ ᱠᱚᱫᱩᱯᱩᱨᱟ ᱟᱹᱫᱤᱵᱟᱹᱥᱤ ᱢᱤᱥᱚᱱ ᱩᱪᱪᱚ ᱵᱤᱫᱽᱫᱟᱞᱚᱭ ᱛᱮᱦᱮᱧ ᱵᱚᱱ ᱵᱚᱱᱚ ᱛᱟᱨᱟ ᱞᱮᱱ ᱜᱮ ᱟᱹᱰᱤ ᱫᱤᱱ ᱱᱚᱜᱼᱚ ᱱᱚᱝᱠᱟ ᱵᱚᱱᱫᱚ ᱛᱟᱦᱮᱸ ᱠᱟᱱᱟ ᱯᱟᱹᱦᱤᱞ ᱠᱚᱠᱚ ᱠᱚᱢ ᱮᱱᱟ ᱮᱱᱠᱷᱟᱱ ᱨᱟᱹᱯᱩᱫ ᱨᱟᱹᱯᱩᱫ ᱚᱵᱚᱥᱛᱟ ᱛᱟᱦᱮᱸ ᱠᱟᱱᱟ ᱟᱫᱚ ᱡᱟᱭᱦᱳᱠ ᱟᱛᱳ ᱦᱚᱲ ᱟᱨ ᱛᱤᱱᱟᱹᱜ ᱦᱚᱲᱟᱜ ᱜᱚᱲᱚ ᱛᱮ ᱱᱤᱛᱚᱜ ᱟᱨᱚ ᱛᱤᱱᱟᱹᱜ ᱜᱟᱱ ᱜᱤᱫᱽᱨᱟᱹ ᱟᱛᱮ ᱱᱚᱣᱟ ᱥᱠᱩᱞ ᱪᱟᱹᱞᱩ ᱧᱚᱜ ᱟᱠᱟᱱᱟ ᱟᱨ ᱵᱤᱫᱽᱫᱟᱞᱚᱭ ᱛᱮᱦᱮᱧ ᱵᱚᱱ ᱵᱚᱞᱚ ᱛᱟᱨᱟ ᱞᱮᱱ ᱜᱮ ᱟᱹᱰᱤ ᱫᱤᱱ ᱱᱚᱜᱼᱚ ᱱᱚᱝᱠᱟ ᱵᱚᱱᱫᱚ ᱛᱟᱦᱮᱸ ᱠᱟᱱᱟ ᱯᱟᱹᱦᱤᱞ ᱫᱚ ᱱᱚᱜᱼᱚ ᱱᱚᱝᱠᱟ ᱛᱟᱦᱮᱸ ᱠᱟᱱᱟ ᱛᱟᱨᱯᱚᱨᱮ ᱵᱟᱹᱭ ᱵᱟᱹᱭ ᱛᱮ ᱜᱤᱫᱽᱨᱟᱹ ᱠᱚᱠᱚ ᱠᱚᱢ ᱮᱱᱟ ᱮᱱᱠᱷᱟᱱ ᱨᱟᱹᱯᱩᱫ ᱨᱟᱹᱯᱩᱫ ᱚᱵᱚᱥᱛᱟ ᱛᱟᱦᱮᱸ ᱠᱟᱱᱟ ᱟᱫᱚ ᱡᱟᱭᱦᱳᱠ ᱟᱹᱛᱩ ᱦᱚᱲ ᱟᱨ ᱛᱤᱱᱟᱹᱜ ᱦᱚᱲᱟᱜ ᱜᱚᱲᱚ ᱛᱮ

ᱛᱟᱨᱯᱚᱨᱮ ᱯᱚᱨᱮᱛᱮ ᱢᱟᱨᱟᱝ ᱵᱟ ᱛᱟᱠᱚ ᱢᱟᱨᱟᱝ ᱵᱟᱭ ᱛᱟᱦᱮᱸ ᱠᱟᱱᱟ ᱩᱱᱤ ᱥᱠᱩᱞ ᱨᱮᱱᱟᱜ ᱫᱮᱠᱵᱷᱟᱞ ᱫᱚᱢᱮ ᱪᱮᱦᱨᱟᱭ ᱠᱚᱨᱟᱣ ᱞᱮᱫᱼᱟ ᱤᱱᱟᱹ ᱯᱚᱨ ᱩᱱᱤ ᱦᱚᱯᱚᱱ ᱵᱟ ᱦᱮᱡ ᱮᱱᱟᱭ ᱱᱚᱣᱟ ᱥᱠᱩᱞ ᱨᱮ ᱱᱤᱡᱮ ᱛᱮᱜᱮ ᱟᱡᱜᱮ ᱢᱩᱞ ᱫᱟᱭᱤᱛᱛᱚ ᱨᱮ ᱛᱟᱦᱮᱸ ᱠᱟᱱᱟᱭ ᱩᱱᱤ ᱨᱤᱴᱟᱭᱟᱨ ᱯᱚᱨ ᱫᱚ ᱟᱫᱚ ᱱᱚᱝᱠᱟᱭᱮᱱᱟ ᱥᱠᱩᱞ ᱵᱟᱹᱭ ᱵᱟᱹᱭᱛᱮ

ᱱᱤᱛᱚᱜ ᱱᱩᱠᱩ ᱫᱚ ᱟᱠᱚᱣᱟᱜ ᱛᱮᱜᱮ ᱠᱚ ᱡᱚᱢ ᱧᱩ ᱠᱟᱛᱮ ᱢᱮᱱᱟᱜ ᱠᱚᱣᱟ ᱦᱟᱸᱜ ᱮᱠᱷᱚᱱᱚ ᱱᱚᱝᱠᱟᱱᱟᱜ ᱥᱚᱨᱠᱟᱨᱟᱜ ᱜᱨᱮᱱᱴ ᱫᱚ ᱟᱹᱣᱨᱤ ᱠᱚ ᱧᱟᱢᱟ ᱦᱟᱸᱜ ᱚᱱᱟ ᱦᱚᱸ ᱯᱟᱴᱷᱟᱣ ᱠᱟᱱᱟ ᱚᱱᱟ ᱯᱨᱚᱠᱨᱤᱭᱟ ᱦᱚᱸ ᱯᱟᱴᱷᱟᱣ ᱠᱟᱱᱟ ᱱᱩᱠᱩ ᱫᱚ ᱡᱟᱛᱮ ᱱᱩᱠᱩ ᱚᱱᱟ ᱜᱚᱲᱚ ᱠᱚ ᱧᱟᱢ ᱢᱟ ᱜᱤᱫᱽᱨᱟᱹ ᱱᱚᱰᱮ ᱛᱟᱦᱮᱱ ᱵᱟᱠᱷᱨᱟ ᱛᱮ ᱡᱟᱦᱟᱸ ᱢᱤᱫᱴᱮᱱ ᱥᱴᱟᱭᱯᱷᱮᱱ ᱞᱮᱠᱟ ᱠᱚ ᱧᱟᱢᱟ ᱥᱮ ᱱᱤᱛᱚᱜ ᱟᱠᱚ ᱠᱚ ᱟᱠᱚᱣᱟᱜ ᱛᱮᱠᱚ ᱠᱷᱚᱨᱪᱟ ᱠᱟᱛᱮ ᱠᱚ ᱡᱚᱢ ᱧᱩ ᱠᱟᱛᱮ ᱛᱟᱦᱮᱱ ᱠᱟᱱᱟ ᱠᱚ ᱡᱟᱛᱮ ᱚᱱᱟ ᱴᱟᱠᱟ ᱵᱮᱠ ᱠᱚ ᱧᱟᱢᱟ ᱨᱤᱴᱟᱨᱱ ᱠᱚ ᱧᱟᱢ ᱢᱟ ᱰᱟᱠᱛᱟᱨ ᱚᱲᱟᱜ ᱤᱫᱤ ᱠᱚ ᱞᱟᱜᱟᱜᱼᱟ

ᱤᱥᱤᱱ ᱵᱟᱥᱟᱝ ᱪᱟᱞᱟᱜ ᱠᱟᱱᱟ ᱮᱠᱷᱚᱱ ᱩᱱᱠᱩ ᱤᱥᱤᱱ ᱵᱟᱥᱟᱝ ᱠᱚ ᱞᱟᱹᱜᱤᱫ ᱯᱩᱭᱥᱟᱹ ᱟᱹᱣᱨᱤ ᱞᱮ ᱮᱢ ᱢᱟᱱᱮ ᱱᱩᱠᱩᱣᱟᱜ ᱤᱭᱟᱹ ᱫᱚ ᱜᱚᱲᱚ ᱨᱮᱱᱟᱜ ᱢᱩᱞᱞᱚ ᱫᱚ ᱮᱢ ᱢᱩᱥᱠᱤᱞ ᱜᱮᱭᱟ ᱵᱟᱹᱵᱩ ᱚᱠᱟᱨᱮ ᱛᱟᱢ ᱚᱲᱟᱜ ᱟᱢᱟᱜ ᱫᱷᱚᱞᱵᱷᱩᱢ ᱵᱚᱞ ᱟᱨ ᱟᱢ ᱫᱚ ᱟᱢ ᱫᱚ ᱵᱟᱹᱵᱩ ᱟᱢ ᱫᱚ ᱚ, ᱵᱟᱱᱟᱨ ᱟᱹᱵᱤᱱ ᱫᱚ ᱥᱤᱝᱜᱚᱞ ᱫᱚ ᱟᱨ ᱟᱢ ᱫᱚ ᱡᱚᱢᱨᱩ ᱵᱟᱲᱮ ᱫᱚ ᱚ, ᱚ, ᱚ᱾